ᱟᱯᱮ ᱥᱟᱱᱟᱢ ᱠᱚ ᱥᱟᱹᱜᱩᱱ ᱡᱚᱦᱟᱨ ᱟᱨ ᱟᱹᱞᱤᱧ ᱱᱤᱛᱚᱜ ᱢᱮᱱᱟᱜ ᱞᱤᱧᱟᱹ ᱳᱰᱤᱥᱟ ᱯᱚᱱᱚᱛ ᱜᱷᱟᱥᱤᱯᱩᱨᱟ ᱦᱚᱱᱚᱛ ᱟᱢᱨᱟᱯᱟᱲ ᱟᱹᱛᱩ ᱱᱚᱣᱟ ᱟᱹᱛᱩ ᱵᱟᱦᱮᱨ ᱵᱟᱲᱮ ᱵᱩᱴᱟᱹ ᱨᱮ ᱵᱟᱲᱮ ᱵᱩᱴᱟᱹ ᱞᱟᱛᱟᱨ ᱨᱮ ᱟᱨ ᱛᱚᱵᱮ ᱱᱚᱣᱟ ᱢᱩᱪᱟᱹᱫ ᱨᱮ ᱛᱮᱦᱮᱧ ᱢᱤᱫᱴᱟᱝ ᱫᱩᱯᱲᱩᱵ ᱛᱟᱦᱮᱸ ᱠᱟᱱᱟ ᱟᱨ ᱚᱱᱟ ᱫᱩᱯᱲᱩᱵ ᱴᱷᱟᱶ ᱨᱮ ᱥᱮᱴᱮᱨ ᱢᱮᱱᱟᱜ ᱠᱤᱱᱟ ᱢᱤᱫ ᱜᱚᱢᱠᱮ ᱛᱟᱹᱠᱤᱱ ᱟᱨ ᱩᱱᱠᱤᱱ ᱵᱚᱱ ᱠᱩᱞᱤ ᱠᱤᱱᱟ ᱟᱨ ᱩᱱᱠᱤᱱᱟᱜ ᱩᱯᱨᱩᱢ ᱵᱚᱱ ᱤᱫᱤᱭᱟ ᱩᱱᱠᱩ ᱠᱟᱹᱴᱤᱡ ᱵᱤᱱ ᱞᱟᱹᱭᱟ ᱜᱚᱢᱠᱮ ᱡᱚᱦᱟᱨ ᱜᱮ ᱥᱟᱱᱟᱢ ᱠᱚ ᱟᱹᱞᱤᱧᱟᱜ ᱩᱯᱨᱩᱢ ᱦᱩᱭᱩᱜ ᱠᱟᱱᱟ ᱧᱩᱛᱩᱢ ᱛᱟᱹᱞᱤᱧ ᱡᱚᱜᱽᱫᱤᱥ ᱵᱟᱥᱠᱮ ᱟᱹᱛᱩ ᱢᱟᱹᱱᱤᱜᱤᱨᱤ ᱟᱫᱚ ᱟᱹᱞᱤᱧ ᱫᱚ ᱡᱮᱞᱟ ᱡᱚᱜᱽ ᱯᱟᱨᱜᱟᱱᱟ ᱞᱮᱠᱟᱛᱮ ᱢᱮᱱᱟᱜ ᱞᱤᱧᱟ ᱟᱫᱚ ᱛᱮᱦᱮᱧ ᱱᱚᱣᱟ ᱟᱣᱨᱟᱯᱟᱲ ᱟᱹᱛᱩ ᱨᱮᱵᱚᱱ ᱥᱮᱴᱮᱨ ᱟᱠᱟᱱᱟ ᱱᱚᱣᱟ ᱟᱣᱨᱟᱯᱟᱲ ᱟᱹᱛᱩ ᱨᱮᱭᱟᱜ ᱫᱚ ᱵᱟᱨ ᱥᱮᱨᱢᱟ ᱢᱟᱲᱟᱝ ᱠᱷᱚᱱᱟᱜ ᱱᱚᱣᱟ ᱟᱹᱛᱩ ᱨᱮ ᱢᱤᱫᱴᱟᱝ ᱟᱱᱟᱴ ᱛᱟᱦᱮᱸ ᱠᱟᱱᱟ ᱱᱚᱣᱟ ᱟᱱᱟᱴ ᱫᱚ ᱪᱮᱫ ᱛᱟᱦᱮᱸ ᱠᱟᱱᱟ ᱡᱮ ᱵᱟᱝᱟ ᱠᱟᱹᱲᱤ ᱥᱟᱫᱚᱠ ᱤᱫᱤ ᱠᱟᱛᱮ ᱟᱵᱚᱭᱤᱡ ᱦᱚᱲ ᱢᱤᱫᱴᱟᱝ ᱠᱟᱹᱲᱤ ᱥᱟᱫᱚᱠ ᱮ ᱵᱮᱱᱟᱣ ᱞᱮᱱᱟ ᱟᱫᱚ ᱚᱱᱟ ᱤᱫᱤ ᱛᱮ ᱱᱚᱣᱟ ᱴᱚᱞᱟ ᱨᱮᱱ ᱦᱚᱲ ᱟᱹᱰᱤ ᱜᱟᱱ ᱨᱳᱜᱟ ᱟᱡᱟᱨ ᱨᱮᱠᱚ ᱯᱟᱲᱟᱣ ᱮᱱᱟ ᱱᱚᱣᱟ ᱠᱟᱹᱲᱤ ᱥᱟᱫᱚᱠ ᱤᱫᱤ ᱫᱩᱣᱟᱨᱟ ᱛᱟᱨᱯᱚᱨᱮ ᱟᱵᱚᱣᱟᱜ ᱱᱚᱣᱟ ᱴᱤᱵᱷᱤ ᱪᱮᱱᱮᱞ ᱠᱚᱨᱮ ᱦᱚᱸᱠᱚ ᱧᱮᱞᱮᱜᱼᱟ ᱡᱮ ᱵᱟᱝᱟ ᱟᱵᱚ ᱫᱚ ᱥᱟᱨᱱᱟ ᱫᱷᱚᱨᱚᱢ ᱦᱚᱲ ᱠᱟᱱᱟ ᱵᱚᱱ ᱟᱨ ᱱᱚᱣᱟ ᱫᱚ ᱟᱵᱚᱣᱟᱜ ᱫᱚ ᱵᱟᱝ ᱠᱟᱱᱟ ᱱᱚᱣᱟ ᱠᱟᱹᱲᱤ ᱤᱭᱟᱹ ᱥᱟᱫᱷᱱᱟ ᱠᱚᱫᱚ ᱛᱚ ᱚᱱᱟ ᱤᱫᱤ ᱛᱮ ᱱᱚᱣᱟ ᱴᱚᱞᱟ ᱨᱮᱱ ᱦᱚᱲ ᱠᱚ ᱱᱚᱣᱟ ᱯᱩᱨᱟᱹ ᱠᱚ ᱵᱤᱨᱳᱫᱮᱫ ᱛᱟᱦᱮᱸᱫ ᱟᱫᱚ ᱱᱤᱛᱚᱝ ᱚᱱᱟ ᱠᱟᱛᱷᱟ ᱫᱚ ᱱᱤᱛᱚᱜ ᱫᱚ ᱜᱟᱞᱚᱪ ᱜᱚᱴᱟ ᱟᱠᱟᱱᱟ ᱟᱨ ᱱᱤᱛᱚᱜ ᱥᱟᱱᱟᱢ ᱟᱵᱚ ᱠᱷᱮᱨᱣᱟᱲ ᱦᱚᱯᱚᱱ ᱠᱚ ᱱᱤᱱᱟᱹᱜ ᱟᱹᱞᱤᱧ ᱯᱟᱦᱴᱟ ᱠᱷᱚᱱ ᱞᱤᱧ ᱱᱮᱦᱚᱨ ᱠᱚᱣᱟ ᱡᱮ ᱱᱚᱣᱟ ᱠᱟᱹᱲᱤ ᱠᱚ ᱫᱩᱨᱜᱟ ᱠᱚ ᱮᱢᱟᱱ ᱛᱮᱢᱟᱱ ᱡᱟᱦᱟᱸ ᱵᱚᱸᱜᱟ ᱢᱮᱱᱟᱜᱼᱟ ᱱᱚᱣᱟ ᱫᱚ ᱟᱵᱚᱣᱟᱜ ᱠᱷᱮᱨᱣᱟᱲ ᱦᱚᱯᱚᱱᱟᱜ ᱫᱚ ᱵᱟᱝ ᱠᱟᱱᱟ ᱟᱵᱚ ᱥᱟᱨᱱᱟ ᱫᱷᱚᱨᱚᱢ ᱦᱚᱲ ᱠᱟᱱᱟ ᱵᱚᱱ ᱟᱨ ᱟᱵᱚ ᱫᱚ ᱯᱨᱚᱠᱨᱤᱛᱤ ᱯᱩᱡᱟᱹᱜ ᱠᱟᱱᱟ ᱵᱚᱱ ᱛᱚ ᱚᱱᱟ ᱞᱮᱠᱟᱛᱮ ᱚᱱᱟ ᱞᱟᱭᱤᱱ ᱛᱮᱵᱚ ᱜᱚᱭᱚᱱᱚᱜ ᱢᱟ ᱟᱨ ᱱᱟᱯᱟᱭ ᱨᱮᱵᱚ ᱛᱟᱦᱮᱱᱟ ᱢᱟᱨᱟᱝ ᱵᱩᱨᱩ ᱡᱟᱦᱮᱨ ᱟᱭᱳ ᱡᱟᱦᱟᱸ ᱛᱤᱥ ᱫᱷᱟᱹᱨᱤᱡ ᱟᱵᱚ ᱠᱤᱱ ᱥᱩᱛᱩᱜ ᱟᱵᱚᱱ ᱩᱱ ᱫᱷᱟᱹᱨᱤᱡ ᱫᱚ ᱟᱵᱚ ᱵᱮᱥ ᱜᱮᱵᱚ ᱛᱟᱦᱮᱱᱟ ᱢᱮᱱᱛᱮ ᱱᱚᱣᱟ ᱥᱟᱸᱫᱮᱥ ᱞᱤᱧ ᱮᱢᱟ ᱠᱚ ᱠᱟᱱᱟ ᱟᱨ ᱛᱮᱦᱮᱧ ᱱᱚᱣᱟ ᱮᱢ ᱠᱟᱛᱮᱫ ᱜᱮ ᱱᱚᱣᱟ ᱠᱟᱛᱷᱟ ᱛᱮᱦᱮᱧ ᱜᱩᱞᱴᱟᱹᱣᱮᱱᱟ ᱟᱨ ᱱᱤᱛᱚᱜ ᱱᱚᱣᱟ ᱠᱟᱛᱷᱟ ᱫᱚ ᱱᱚᱰᱮ ᱜᱮᱞᱮ ᱰᱩᱜᱤᱭᱮᱫᱟ